ᱡᱚᱦᱟᱨ ᱜᱮ ᱥᱟᱱᱟᱢ ᱠᱚ ᱱᱚᱣᱟ ᱟᱹᱨᱤᱪᱟᱹᱞᱤ ᱮᱠᱮᱞ ᱪᱮᱱᱮᱞ ᱥᱮᱫ ᱠᱷᱚᱱ ᱟᱨ ᱛᱮᱦᱮᱧ ᱢᱤᱫᱴᱮᱡ ᱴᱚᱯ ᱵᱷᱤᱰᱤᱭᱳᱧ ᱟᱹᱜᱩ ᱟᱠᱟᱫ ᱥᱮ ᱴᱚᱯᱤᱠᱤᱧ ᱟᱹᱜᱩ ᱟᱠᱟᱫ ᱛᱟᱵᱚᱱ ᱱᱚᱣᱟ ᱫᱚ ᱫᱟᱜ ᱵᱟᱯᱞᱟ ᱵᱟᱠᱷᱨᱟ ᱫᱟᱜ ᱵᱟᱯᱞᱟ ᱫᱚ ᱪᱮᱫᱟᱜ ᱵᱚᱱ ᱵᱟᱯᱞᱟᱭᱮᱫᱟ ᱥᱮ ᱫᱟᱜ ᱵᱟᱯᱞᱟ ᱫᱚ ᱪᱮᱫ ᱠᱟᱱᱟ ᱟᱵᱚᱨᱮᱱ ᱦᱟᱯᱲᱟᱢ ᱠᱚ ᱢᱮᱱ ᱟᱹᱜᱩ ᱟᱠᱟᱫ ᱞᱮᱠᱟᱛᱮ ᱥᱮᱠᱚ ᱠᱤᱥᱟᱹ ᱟᱹᱜᱩ ᱟᱠᱟᱫ ᱞᱮᱠᱟᱛᱮ ᱚᱱᱟ ᱫᱟᱜ ᱵᱟᱯᱞᱟ ᱨᱮᱱᱟᱜ ᱠᱤᱥᱟᱹ ᱜᱮ ᱤᱧᱤᱧ ᱟᱸᱡᱚᱢ ᱵᱚᱱᱟ ᱥᱮ ᱫᱟᱜ ᱵᱟᱯᱞᱟ ᱫᱚ ᱪᱮᱫ ᱠᱟᱱᱟ ᱟᱨ ᱪᱮᱫᱟᱜ ᱵᱚᱱ ᱵᱟᱯᱞᱟᱭᱮᱫᱟ ᱟᱨ ᱥᱟᱶᱛᱮ ᱱᱤᱭᱟᱹ ᱦᱚᱸᱵᱚᱱ ᱵᱟᱰᱟᱭᱟ ᱡᱮ ᱟᱵᱚ ᱦᱚᱲ ᱦᱚᱯᱚᱱᱟᱜ ᱵᱟᱯᱞᱟ ᱨᱮ ᱥᱮ ᱥᱟᱱᱛᱟᱲ ᱥᱚᱢᱟᱡᱽ ᱨᱮᱱᱟᱜ ᱵᱟᱯᱞᱟ ᱨᱮ ᱵᱟᱨ ᱵᱟᱯᱞᱟ ᱨᱮ ᱵᱟᱨᱮ ᱤᱛᱩᱫ ᱫᱚ ᱪᱮᱫᱟᱜ ᱵᱚᱱ ᱦᱟᱛᱟᱣ ᱮᱫᱟ ᱥᱮ ᱪᱮᱫᱟᱜ ᱵᱚᱱ ᱮᱢᱟ ᱠᱚ ᱠᱟᱱᱟ ᱟᱨ ᱱᱚᱣᱟ ᱢᱟ ᱡᱚᱛᱚ ᱱᱚᱣᱟ ᱢᱟᱵᱚᱱ ᱵᱟᱲᱟᱭ ᱜᱮ ᱡᱮ ᱵᱟᱨᱮ ᱤᱛᱩᱫ ᱫᱚ ᱚᱠᱚᱭ ᱵᱚᱱ ᱮᱢᱟ ᱠᱚ ᱠᱟᱱᱟ ᱟᱨ ᱥᱮ ᱚᱠᱚᱭ ᱵᱚᱱ ᱦᱟᱛᱟᱣ ᱮᱫᱟ ᱟᱨ ᱱᱚᱣᱟ ᱵᱷᱤᱰᱤᱭᱳ ᱨᱮᱱᱟᱜ ᱢᱩᱪᱟᱹᱫ ᱨᱮ ᱱᱚᱝᱠᱟᱱ ᱠᱟᱛᱷᱟᱧ ᱞᱟᱹᱭ ᱟᱵᱚᱱᱟ ᱯᱟᱥᱮᱡ ᱟᱹᱰᱤ ᱠᱚᱢ ᱦᱚᱲ ᱵᱚᱱ ᱵᱟᱰᱟᱭᱟ ᱚᱱᱟ ᱠᱟᱛᱷᱟ ᱫᱚ ᱱᱚᱣᱟ ᱠᱟᱱᱟ ᱚᱠᱟ ᱫᱚ ᱥᱟᱱᱛᱟᱞ ᱥᱚᱢᱟᱡᱽ ᱨᱮ ᱥᱮ ᱥᱟᱱᱛᱟᱞ ᱥᱟᱶᱛᱟ ᱨᱮᱵᱚᱱ ᱵᱟᱯᱞᱟᱜ ᱠᱟᱱ ᱥᱮᱵᱚᱱ ᱢᱟᱰᱣᱟᱭᱮᱫ ᱠᱟᱱ ᱚᱱᱟ ᱢᱟᱰᱣᱟ ᱨᱮ ᱦᱟᱺᱬᱩ ᱪᱮᱫᱟᱜ ᱵᱚᱱ ᱞᱟᱜᱟᱣ ᱟᱫᱮ ᱠᱟᱱᱟ ᱥᱮ ᱟᱵᱚ ᱨᱮᱱ ᱢᱟᱨᱮ ᱦᱟᱯᱲᱟᱢ ᱠᱚ ᱠᱤᱥᱟᱹ ᱟᱹᱜᱩ ᱟᱠᱟᱫ ᱞᱮᱠᱟᱛᱮ ᱚᱠᱟ ᱢᱟᱰᱣᱟ ᱨᱮ ᱢᱟᱰᱣᱟ ᱨᱮ ᱦᱟᱹᱬᱩ ᱵᱚᱱ ᱞᱟᱜᱟᱣ ᱟᱫᱮ ᱠᱟᱱ ᱱᱩᱭ ᱫᱚ ᱚᱠᱚᱭ ᱠᱟᱱᱟ ᱟᱨ ᱪᱮᱫᱟᱜ ᱵᱚᱱ ᱞᱟᱜᱟᱣ ᱟᱫᱮ ᱠᱟᱱᱟ ᱛᱚ ᱱᱚᱣᱟ ᱠᱚ ᱠᱟᱛᱷᱟ ᱜᱮ ᱟᱵᱚ ᱵᱚᱱ ᱟᱸᱡᱚᱢᱟ ᱱᱚᱣᱟ ᱵᱷᱤᱰᱤᱭᱳ ᱮᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱛᱟᱠᱤ ᱱᱚᱣᱟ ᱠᱤᱥᱟᱹ ᱢᱚᱡᱽ ᱛᱮᱵᱚᱱ ᱵᱩᱡᱷᱟᱹᱣ ᱫᱟᱲᱮᱭᱟᱜ ᱥᱮᱵᱚᱱ ᱵᱟᱰᱟᱭ ᱫᱟᱲᱮᱭᱟᱜ ᱵᱷᱤᱰᱤᱭᱳ ᱮᱦᱚᱵ ᱞᱟᱦᱟᱨᱮ ᱱᱤᱭᱟᱹᱜᱤᱧ ᱢᱮᱱᱟ ᱱᱚᱣᱟ ᱟᱹᱨᱤᱪᱟᱹᱞᱤ ᱟᱹᱠᱤᱞ ᱪᱮᱱᱮᱞ ᱡᱟᱦᱟᱸᱭ ᱯᱮ ᱥᱟᱵᱥᱠᱨᱟᱭᱤᱵ ᱠᱟᱫᱟ ᱛᱚ ᱥᱟᱵᱥᱠᱨᱟᱭᱤᱵ ᱯᱮ ᱟᱨ ᱵᱮᱞ ᱟᱭᱠᱚᱱ ᱚᱱ ᱯᱮ ᱟᱨ ᱥᱟᱶᱛᱮ ᱚᱞ ᱨᱮ ᱥᱤᱞᱮᱠᱴ ᱫᱟᱨᱟᱭ ᱯᱮ ᱛᱚᱵᱮ ᱫᱮᱞᱟ ᱵᱚᱱ ᱟᱸᱡᱚᱢᱟ ᱵᱟᱯᱞᱟ ᱨᱮ ᱫᱟᱜ ᱵᱟᱯᱞᱟ ᱪᱮᱫᱟᱜ ᱵᱚᱱ ᱵᱟᱯᱞᱟᱭᱮᱫᱟ ᱢᱤᱫᱴᱮᱡ ᱦᱟᱲᱟᱢ ᱦᱚᱲᱮ ᱛᱟᱦᱮᱸ ᱠᱟᱱᱟ ᱟᱫᱚ ᱩᱱᱤ ᱫᱚ ᱥᱤᱭᱳᱜ ᱞᱟᱹᱜᱤᱫ ᱰᱟᱝᱨᱟ ᱡᱚᱲᱟᱣ ᱠᱮᱫ ᱠᱤᱱᱟᱹᱭ ᱟᱫᱚ ᱡᱚᱲᱟᱣ ᱠᱟᱛᱮ ᱠᱷᱮᱛ ᱛᱮ ᱥᱤᱭᱚᱜ ᱮ ᱢᱚᱦᱰᱟ ᱠᱮᱫ ᱠᱤᱱᱟ᱾ ᱪᱟᱞᱟᱜ ᱪᱟᱞᱟᱜ ᱱᱟᱦᱮᱞ ᱨᱮᱱᱟᱜ ᱯᱟᱞ ᱫᱚ ᱰᱷᱤᱞ ᱜᱮ ᱛᱟᱦᱮᱸ ᱠᱟᱱ ᱛᱟᱭ ᱛᱮ ᱚᱱᱟ ᱱᱟᱦᱮᱞ ᱠᱷᱚᱡ ᱫᱚ ᱯᱟᱞ ᱫᱚ ᱵᱚᱡ ᱧᱩᱨ ᱮᱱᱟ᱾ ᱟᱫᱚ ᱚᱱᱟ ᱯᱟᱞ ᱫᱚᱭ ᱦᱟᱞᱟᱝ ᱠᱮᱫᱟᱭ ᱟᱨ ᱰᱟᱸᱰᱟ ᱨᱮ ᱨᱮᱵᱮᱫ ᱠᱮᱫᱟᱭ᱾ ᱟᱨ ᱞᱟᱜᱟ ᱤᱫᱤ ᱞᱟᱜᱟ ᱤᱫᱤ ᱠᱷᱮᱛ ᱮ ᱛᱤᱭᱟᱹᱜ ᱠᱮᱫᱟᱭ᱾ ᱟᱫᱚ ᱠᱷᱮᱛᱮ ᱛᱤᱭᱟᱹᱜ ᱠᱮᱫ ᱠᱷᱟᱡ ᱢᱮᱱᱫᱟᱭ ᱯᱟᱹᱭ ᱟᱪᱪᱷᱟᱧ ᱥᱤ ᱜᱮᱭᱟ ᱱᱟᱦᱟᱜ ᱯᱟᱹᱭ ᱪᱩᱴᱤ ᱠᱚᱧ ᱧᱩ ᱵᱟᱲᱟ ᱠᱟᱜ ᱞᱮᱜᱮ ᱟᱫᱚᱭ ᱪᱩᱴᱤ ᱠᱚᱭ ᱧᱩ ᱵᱟᱲᱟ ᱠᱮᱫᱟ ᱪᱩᱴᱤ ᱠᱚ ᱧᱩ ᱵᱟᱲᱟ ᱠᱟᱛᱮ ᱥᱤᱭᱟᱹᱜ ᱮ ᱡᱚᱲᱟᱣ ᱮᱫᱟᱭ ᱟᱫᱚ ᱥᱤᱭᱟᱹᱜ ᱮ ᱱᱟᱦᱮᱞ ᱮ ᱡᱚᱲᱟᱣᱮᱫ ᱠᱟᱱ ᱵᱟᱭ ᱧᱮᱞᱮᱫ ᱠᱟᱱ ᱱᱟᱦᱮᱞ ᱨᱮᱢᱟ ᱯᱟᱞ ᱢᱟ ᱵᱟᱹᱱᱩᱜ ᱛᱤᱧ ᱟᱫᱚ ᱚᱱᱟ ᱠᱚᱨᱮ ᱥᱮᱸᱫᱽᱨᱟᱭ ᱮᱦᱚᱵ ᱮᱱᱟ ᱚᱱᱟ ᱠᱚᱨᱮ ᱥᱮᱸᱫᱽᱨᱟ ᱵᱟᱲᱟᱭᱮᱫᱟ ᱵᱟᱭ ᱧᱟᱢ ᱮᱫᱟ ᱦᱟᱱᱛᱮ ᱱᱟᱛᱮ ᱧᱮᱞ ᱵᱟᱲᱟᱭᱮᱫᱟᱭ ᱵᱟᱹᱱᱩᱜᱼᱟ ᱟᱫᱚᱭ ᱦᱩᱫᱤᱥᱚᱜ ᱠᱟᱱᱟ ᱠᱟᱞ ᱥᱮᱸᱫᱽᱨᱟ ᱥᱮᱸᱫᱽᱨᱟ ᱛᱮ ᱜᱟᱨᱢᱟᱣ ᱪᱟᱵᱟᱭᱮᱱᱟ ᱟᱨ ᱟᱨᱮ ᱦᱩᱫᱤᱥᱚᱜ ᱠᱟᱱᱟ ᱛᱤᱦᱤᱧ ᱵᱟᱹᱧ ᱥᱤ ᱞᱮᱠᱷᱟᱡ ᱫᱚ ᱦᱟᱱᱟ ᱮᱠᱟᱞ ᱵᱩᱲᱦᱤ ᱫᱚᱭ ᱮᱜᱮᱨᱤᱧᱟ ᱟᱫᱚ ᱤᱱᱟᱹᱜ ᱛᱮᱜᱮ ᱢᱤᱫᱴᱮᱡ ᱵᱚᱸᱜᱟ ᱠᱚᱲᱟᱭ ᱦᱮᱡ ᱮᱱᱟ ᱟᱫᱚᱭ ᱩᱱᱤ ᱵᱚᱸᱜᱟ ᱠᱚᱲᱟᱭ ᱠᱩᱞᱤ ᱤᱫᱤ ᱠᱟᱱᱟ ᱤᱭᱟᱹ ᱜᱚᱲᱚᱢ ᱵᱟ ᱮᱱᱟᱱ ᱠᱷᱚᱡ ᱤᱧ ᱧᱮᱞᱮᱫ ᱢᱮᱭᱟ ᱪᱮᱫ ᱮᱢ ᱥᱮᱸᱫᱽᱨᱟ ᱥᱮᱸᱫᱽᱨᱟᱭᱮᱫᱟ ᱩᱱᱟᱹᱜ ᱡᱳᱨ ᱫᱚ ᱮᱱᱟᱱ ᱠᱷᱚᱡ ᱤᱧ ᱧᱮᱞᱮᱫ ᱢᱮᱭᱟ ᱮᱠᱫᱚᱢ ᱜᱟᱨᱢᱟᱣ ᱪᱟᱵᱟᱣ ᱠᱟᱱᱟᱢ ᱟᱫᱚᱭ ᱢᱮᱛᱟᱭ ᱠᱟᱱᱟ ᱪᱮᱫ ᱤᱧ ᱞᱟᱹᱭ ᱟᱢᱟᱭᱟ ᱵᱟᱹᱵᱩ ᱱᱟᱦᱮᱞᱤᱧ ᱡᱚᱲᱟᱣᱮᱫ ᱠᱟᱱ ᱢᱟ ᱧᱮᱞᱮᱫ ᱠᱟᱱ ᱯᱟᱞ ᱜᱮ ᱵᱟᱹᱱᱩᱜ ᱛᱤᱧ ᱟᱫᱚ ᱚᱱᱟ ᱜᱤᱧ ᱥᱮᱸᱫᱽᱨᱟ ᱵᱟᱲᱟᱭᱮᱫᱟ ᱮᱱᱟᱱ ᱠᱷᱚᱡ ᱮᱠᱟᱞ ᱥᱮᱸᱫᱽᱨᱟ ᱥᱮᱸᱫᱽᱨᱟ ᱛᱤᱧ ᱞᱟᱸᱜᱟ ᱪᱟᱵᱟᱭᱮᱱᱟ ᱟᱨᱤᱧ ᱦᱩᱫᱤᱥᱚᱜ ᱠᱟᱱᱟ ᱛᱤᱦᱤᱧ ᱵᱟᱹᱧ ᱥᱤ ᱞᱮᱠᱷᱟᱱ ᱱᱟᱦᱟᱜ ᱮᱠᱟᱞ ᱵᱩᱲᱦᱤᱭ ᱨᱚᱦᱮᱫᱤᱧᱟ ᱦᱟᱸᱜ᱾ ᱟᱫᱚ ᱩᱱᱤ ᱵᱚᱸᱜᱟ ᱠᱚᱲᱟᱭ ᱢᱮᱱᱫᱟ, ᱦᱮᱸᱫᱟ ᱜᱚᱲᱚᱢᱵᱟ, ᱚᱱᱟ ᱯᱟᱞ ᱤᱧ ᱧᱟᱢ ᱠᱟᱛᱟᱢ ᱞᱮᱠᱷᱟᱡ ᱪᱮᱫ ᱮᱢ ᱤᱢᱟᱹᱧᱟ? ᱟᱫᱚ ᱩᱱᱤ ᱜᱚᱲᱚᱢᱵᱟ ᱫᱚ ᱵᱚᱸᱜᱟ ᱠᱚᱲᱟᱭ ᱢᱮᱛᱟᱭ ᱠᱟᱱᱟᱭ, ᱢᱟ ᱮᱱᱛᱮ ᱧᱟᱢ ᱠᱟᱹᱛᱤᱧ ᱢᱮ, ᱟᱨ ᱪᱮᱫ ᱮᱢ ᱠᱷᱚᱡᱚᱜᱼᱟ ᱚᱱᱟ ᱜᱤᱧ ᱮᱢᱟᱢᱟ᱾ ᱟᱫᱚ ᱩᱱᱤ ᱵᱚᱸᱜᱟ ᱠᱚᱲᱟᱭ ᱢᱮᱱᱫᱟᱭ, ᱤᱭᱟᱹ ᱜᱚᱲᱚᱢ ᱵᱟ ᱵᱟᱛᱷᱨᱩᱢ ᱮᱲᱮᱭᱮᱫᱤᱧ ᱠᱟᱱᱟ ᱟᱫᱚ ᱜᱚᱲᱚᱢ ᱵᱟᱭ ᱢᱮᱱᱫᱟᱭ ᱢᱟ ᱮᱱᱛᱮ ᱧᱟᱢ ᱠᱟᱹᱛᱤᱧ ᱢᱮ ᱟᱨ ᱵᱟᱹᱧ ᱮᱲᱮ ᱢᱮᱭᱟ ᱟᱫᱚ ᱩᱱᱤ ᱵᱚᱸᱜᱟ ᱠᱚᱲᱟᱭ ᱢᱮᱱᱫᱟᱭ ᱚᱱᱮ ᱜᱚᱲᱚᱢ ᱵᱟ ᱰᱟᱸᱰᱟ ᱨᱮᱜᱮ ᱪᱚ ᱯᱟᱞᱢᱟᱢ ᱨᱮᱵᱮᱫ ᱟᱠᱟᱫ ᱟᱫᱚ ᱩᱱᱤ ᱜᱚᱲᱚᱢ ᱵᱟ ᱫᱚᱭ ᱢᱮᱱᱫᱟ ᱦᱤᱱᱫᱟᱭᱟ ᱱᱚᱜᱼᱚᱭ ᱛᱤᱧ ᱰᱟᱸᱰᱟ ᱨᱮᱜᱮ ᱯᱟᱞᱢᱟ ᱤᱧ ᱢᱟ ᱥᱮᱸᱫᱽᱨᱟ ᱥᱮᱸᱫᱽᱨᱟ ᱛᱮᱜᱮᱧ ᱞᱟᱸᱜᱟ ᱪᱟᱵᱟᱣ ᱟᱠᱟᱱ ᱠᱟᱞ ᱦᱟᱸᱰᱮ ᱱᱟᱸᱰᱮᱧ ᱥᱮᱸᱫᱽᱨᱟ ᱵᱟᱲᱟᱭᱮᱫᱟ ᱟᱫᱚ ᱵᱚᱸᱜᱟ ᱠᱚᱲᱟᱭ ᱢᱮᱱᱫᱟ ᱤᱭᱟᱹ ᱜᱚᱲᱚᱢᱵᱟ ᱮᱱᱟᱱᱮᱢ ᱢᱮᱱ ᱞᱮᱫ ᱯᱟᱞᱮᱢ ᱧᱟᱢ ᱠᱟᱛᱤᱧ ᱞᱮᱠᱷᱟᱡ ᱫᱚ ᱡᱟᱦᱟᱱᱟᱜ ᱜᱮᱢ ᱠᱷᱚᱡᱚᱜ ᱚᱱᱟᱜᱤᱧ ᱮᱢᱟᱢᱟ ᱟᱫᱚᱢ ᱤᱢᱟᱹᱧ ᱜᱮᱭᱟ ᱛᱷᱚᱨ ᱟᱫᱚ ᱜᱚᱲᱚᱢᱵᱟᱭ ᱢᱮᱱᱫᱟ ᱦᱮᱸᱭᱟ ᱵᱟᱹᱵᱩ ᱢᱮᱱ ᱢᱟᱧ ᱢᱮᱱ ᱠᱟᱜ ᱢᱮᱜᱮ ᱟᱨ ᱟᱨᱤᱧ ᱢᱮᱱ ᱴᱷᱤᱠ ᱠᱟᱜ ᱢᱮᱠᱷᱟᱡ ᱢᱟ ᱮᱢᱚᱜ ᱢᱟ ᱞᱟᱜᱟᱣᱟᱹᱧ ᱜᱮ ᱟᱫᱚ ᱢᱟ ᱮᱱᱛᱮᱫ ᱪᱮᱫ ᱮᱢ ᱠᱷᱚᱡᱚᱜ ᱠᱟᱱᱟ ᱚᱱᱟᱜᱤᱧ ᱮᱢᱟᱢᱟ ᱟᱫᱚ ᱩᱱᱤ ᱵᱚᱸᱜᱟ ᱠᱚᱲᱟ ᱫᱚᱭ ᱢᱮᱱᱫᱟᱭ ᱤᱭᱟᱹ ᱜᱚᱲᱚᱢ ᱵᱟ ᱤᱧ ᱫᱚ ᱟᱢᱨᱮᱱ ᱩᱱᱤ ᱜᱚᱲᱚᱢ ᱠᱩᱲᱤ ᱥᱚᱸᱜᱮ ᱤᱧ ᱵᱟᱯᱞᱟᱜᱼᱟ ᱟᱫᱚ ᱩᱱᱤ ᱜᱚᱲᱚᱢ ᱵᱟ ᱫᱚ ᱟᱹᱰᱤ ᱦᱩᱫᱤᱥ ᱨᱮᱭ ᱯᱟᱲᱟᱣ ᱮᱱᱟᱭ ᱟᱨ ᱢᱮᱱ ᱢᱟᱭ ᱢᱮᱱ ᱴᱷᱤᱠ ᱠᱟᱣᱫᱮ ᱠᱷᱟᱱ ᱢᱟ ᱮᱱᱛᱮᱫ ᱪᱮᱫ ᱮ ᱢᱮᱱᱟ ᱜᱟᱪᱷᱟᱜ ᱜᱮ ᱞᱟᱜᱟᱣ ᱟᱫᱮᱭᱟ ᱟᱫᱚ ᱩᱱᱤ ᱜᱚᱲᱚᱢ ᱵᱟ ᱫᱚᱭ ᱢᱮᱱᱫᱟ ᱦᱮᱸᱫᱟᱭᱟ ᱵᱟᱹᱵᱩ ᱚᱱᱟ ᱰᱟᱹᱰᱤ ᱛᱮ ᱱᱟᱦᱟᱜ ᱫᱟᱜ ᱟᱹᱜᱩᱧ ᱠᱩᱞ ᱠᱟᱭᱟ ᱟᱨ ᱚᱱᱛᱮ ᱨᱮᱜᱮ ᱟᱢ ᱫᱚ ᱱᱟᱦᱟᱜ ᱛᱟᱬᱟᱜ ᱠᱚᱜ ᱢᱮ ᱟᱨ ᱚᱱᱛᱮ ᱠᱷᱚᱡ ᱜᱮ ᱩᱱᱤ ᱫᱚ ᱚᱸᱰᱮ ᱠᱷᱚᱡ ᱜᱮ ᱤᱫᱤᱭᱮᱢ ᱱᱟᱦᱟᱜ ᱟᱨ ᱦᱟᱲᱟᱢ ᱚᱱᱟ ᱠᱚ ᱜᱟᱞᱢᱟᱨᱟᱣ ᱵᱟᱲᱟ ᱠᱟᱛᱮ ᱩᱱᱤ ᱜᱚᱲᱚᱢᱵᱟ ᱫᱚ ᱥᱤᱭᱳᱜ ᱮ ᱞᱟᱲᱟ ᱠᱮᱫᱟ ᱟᱨ ᱟᱹᱰᱤ ᱦᱩᱫᱤᱥ ᱟᱛᱮ ᱵᱷᱟᱵᱽᱱᱟ ᱟᱛᱮ ᱚᱲᱟᱜ ᱛᱮᱭ ᱦᱮᱡ ᱮᱱᱟ ᱟᱨ ᱚᱲᱟᱜ ᱛᱮ ᱦᱮᱡ ᱮᱱᱟ ᱟᱨ ᱚᱸᱰᱮᱱᱟᱜ ᱡᱚᱛᱚ ᱠᱟᱛᱷᱟ ᱟᱡ ᱨᱮᱱ ᱵᱩᱲᱦᱤ ᱦᱚᱲᱮ ᱞᱟᱹᱭ ᱟᱫᱮᱭᱟ ᱟᱹᱰᱤ ᱦᱩᱫᱤᱥ ᱨᱮᱠᱤᱱ ᱯᱟᱲᱟᱣᱱᱟ ᱟᱹᱰᱤ ᱵᱷᱟᱵᱽᱱᱟ ᱨᱮᱠᱤᱱ ᱯᱟᱲᱟᱣᱱᱟ ᱟᱨ ᱪᱮᱫ ᱠᱤᱱ ᱢᱮᱱᱟ ᱮᱱᱛᱮᱫ ᱜᱚᱲᱚᱢ ᱛᱮᱫ ᱠᱩᱲᱤ ᱢᱟᱠᱤᱱ ᱫᱟᱱ ᱪᱩᱠᱟᱹᱣ ᱠᱟᱫᱮ ᱤᱱᱟᱹᱜ ᱠᱷᱟᱱ ᱜᱮ ᱜᱚᱲᱚᱢ ᱠᱩᱲᱤ ᱫᱚᱭ ᱦᱮᱡ ᱮᱱᱟ ᱟᱫᱚ ᱩᱱᱤ ᱜᱚᱲᱚᱢ ᱵᱟ ᱫᱚᱭ ᱢᱮᱛᱟᱭ ᱠᱟᱱᱟ ᱦᱮᱸᱫᱟ ᱵᱤᱴᱤ ᱱᱚᱜᱼᱚᱭ ᱥᱤᱭᱟᱹᱜ ᱠᱷᱚᱱ ᱱᱤᱛ ᱜᱮ ᱥᱤᱛᱩᱝ ᱥᱤᱛᱩᱝ ᱤᱧ ᱦᱤᱡᱩᱜ ᱠᱟᱱ ᱫᱟᱜ ᱟᱹᱰᱤ ᱨᱟᱸᱜᱟᱣ ᱛᱮᱛᱟᱝ ᱤᱫᱤᱧ ᱠᱟᱱᱟ ᱫᱩ ᱥᱮ ᱰᱟᱹᱰᱤ ᱠᱷᱚᱡ ᱨᱮᱭᱟᱲ ᱫᱟᱜ ᱟᱹᱜᱩᱭ ᱛᱟᱞᱟᱝ ᱢᱮ ᱟᱫᱚ ᱩᱱᱤ ᱜᱚᱲᱚᱢ ᱠᱩᱲᱤ ᱫᱚ ᱠᱟᱸᱰᱟᱭ ᱦᱮᱨᱢᱮᱫ ᱠᱮᱫᱟ ᱟᱨ ᱰᱟᱹᱰᱤ ᱛᱮᱭ ᱢᱚᱦᱰᱟᱭᱮᱱᱟ ᱟᱫᱚ ᱤᱱᱟᱹᱜ ᱠᱷᱟᱡ ᱜᱮ ᱟᱡ ᱟᱡ ᱨᱮᱱ ᱵᱚᱠᱚᱛ ᱠᱚᱲᱟ ᱛᱟᱦᱮᱸ ᱠᱟᱱᱟᱭ ᱩᱱᱤ ᱫᱚ ᱢᱮᱱᱫᱟᱭ ᱤᱭᱟᱹᱫᱤ ᱤᱧ ᱦᱚᱸ ᱟᱢ ᱥᱟᱶᱛᱮᱧ ᱪᱟᱞᱟᱜᱼᱟ ᱟᱫᱚ ᱩᱱᱤ ᱟᱡ ᱫᱤᱫᱤ ᱫᱚᱭ ᱢᱮᱱᱫᱟᱭ ᱩᱱᱤ ᱜᱚᱲᱚᱢ ᱠᱩᱲᱤᱭ ᱢᱮᱱᱫᱟᱭ ᱦᱮᱸᱫᱟᱭᱟ ᱵᱟᱹᱵᱩ, ᱟᱞᱚᱢ ᱪᱟᱞᱟᱜᱼᱟ ᱟᱢ ᱫᱚ᱾ ᱱᱩᱭ ᱜᱚᱲᱚᱢ ᱵᱟ ᱥᱤᱛᱩᱝ ᱠᱷᱚᱡ ᱮ ᱦᱮᱡ ᱟᱠᱟᱱᱟ ᱥᱤᱭᱟᱹᱜ ᱠᱷᱚᱡ᱾ ᱤᱧ ᱫᱚ ᱫᱟᱜ ᱱᱟᱦᱟᱜ ᱩᱥᱟᱹᱨᱟᱧ ᱟᱹᱜᱩᱭᱟ᱾ ᱫᱟᱜ ᱟᱹᱰᱤ ᱠᱟᱡᱟᱠ ᱛᱮᱛᱟᱝ ᱟᱠᱟᱫᱮᱭᱟ ᱜᱚᱲᱚᱢ ᱵᱟ ᱫᱚ᱾ ᱩᱱᱤ ᱴᱷᱮᱡ ᱜᱮ ᱟᱢ ᱫᱚ ᱛᱟᱦᱮᱸ ᱦᱟᱛᱟᱲᱚᱜ ᱢᱮ᱾ ᱤᱧ ᱫᱚ ᱩᱥᱟᱹᱨᱟ ᱱᱟᱜ ᱫᱟᱜ ᱤᱧ ᱟᱹᱜᱩᱭᱟ᱾ ᱟᱫᱚ ᱩᱱᱤ ᱜᱚᱲᱚᱢ ᱜᱤᱫᱽᱨᱟᱹ ᱫᱚ ᱵᱩᱡᱷᱟᱹᱣ ᱞᱮᱫ ᱛᱮ ᱩᱱᱤ ᱫᱚ ᱛᱟᱭᱱᱚᱢ ᱛᱟᱭᱱᱚᱢ ᱛᱮ ᱟᱡ ᱫᱤᱫᱤ ᱜᱮᱭ ᱯᱟᱸᱡᱟ ᱤᱫᱤ ᱠᱮᱫᱮᱭᱟ᱾ ᱚᱱᱟ ᱜᱤᱫᱽᱨᱟᱹ ᱠᱚ ᱜᱟᱛᱮᱜ ᱟᱜᱼᱥᱟᱨ ᱚᱱᱟ ᱥᱟᱵ ᱠᱟᱛᱮ ᱜᱮ ᱟᱡ ᱫᱤᱫᱤ ᱛᱟᱭᱱᱚᱢ ᱛᱟᱭᱱᱚᱢ ᱛᱮ ᱪᱮᱬᱮ ᱛᱩᱧ ᱛᱩᱧ ᱛᱮᱜᱮ ᱯᱟᱸᱡᱟ ᱤᱫᱤ ᱠᱮᱫᱮᱭᱟᱭ ᱟᱫᱚ ᱩᱱᱤ ᱜᱚᱲᱚᱢ ᱠᱩᱲᱤ ᱫᱚ ᱰᱟᱹᱰᱤ ᱜᱷᱟᱴᱮ ᱛᱤᱭᱟᱹᱜ ᱠᱮᱫᱟᱭ ᱟᱨ ᱩᱱᱤ ᱵᱚᱸᱜᱟ ᱠᱚᱲᱟ ᱫᱚ ᱚᱱᱟ ᱜᱟᱡᱟᱲ ᱨᱮ ᱩᱠᱩ ᱟᱠᱟᱱᱟᱭ ᱛᱚᱵᱮ ᱤᱱᱟᱹᱜ ᱛᱮᱜᱮ ᱜᱚᱲᱚᱢ ᱠᱚᱲᱟ ᱫᱚ ᱚᱸᱰᱮᱭ ᱛᱤᱭᱟᱹᱜ ᱠᱮᱫᱟᱭ ᱟᱨ ᱩᱱᱤ ᱵᱚᱸᱜᱟ ᱠᱚᱲᱟᱭ ᱛᱟᱹᱨᱩᱵ ᱨᱩᱯ ᱛᱮ ᱩᱠᱩ ᱟᱠᱟᱱ ᱚᱱᱟ ᱜᱟᱡᱟᱲ ᱨᱮ ᱨᱮ ᱚᱱᱰᱮ ᱜᱮ ᱢᱤᱫᱴᱮᱡ ᱪᱮᱬᱮ ᱦᱚᱸᱭ ᱟᱵ ᱟᱠᱟᱱᱟ ᱟᱨ ᱚᱱᱟ ᱜᱟᱡᱟᱲ ᱨᱮ ᱪᱮᱬᱮ ᱧᱮᱞ ᱧᱟᱢ ᱠᱮᱫᱮᱭᱟ ᱟᱫᱚ ᱩᱱᱤ ᱫᱚ ᱚᱱᱟ ᱪᱮᱬᱮ ᱛᱩᱧ ᱠᱮᱫᱮᱭᱟᱭ ᱟᱨ ᱪᱮᱬᱮ ᱫᱚ ᱵᱟᱭ ᱡᱚᱥ ᱞᱮᱫᱮ ᱛᱮ ᱚᱱᱟ ᱥᱟᱨ ᱫᱚ ᱯᱟᱨᱚᱢ ᱮᱱᱟ ᱟᱨ ᱚᱱᱰᱮ ᱩᱠᱩ ᱟᱠᱟᱱ ᱩᱱᱤ ᱵᱚᱸᱜᱟ ᱠᱚᱲᱟ ᱛᱟᱹᱨᱩᱵ ᱨᱩᱯ ᱛᱮ ᱩᱱᱤᱭᱟᱜ ᱢᱮᱫ ᱜᱮ ᱡᱚᱥ ᱮᱱᱟ ᱟᱫᱚ ᱢᱮᱫ ᱮ ᱡᱚᱥ ᱮᱱ ᱠᱷᱟᱱ ᱩᱱᱤ ᱵᱚᱸᱜᱟ ᱠᱚᱲᱟ ᱛᱟᱹᱨᱩᱵ ᱨᱩᱯ ᱛᱮ ᱩᱠᱩ ᱟᱠᱟᱱ ᱩᱱᱤ ᱫᱚ ᱫᱚᱱ ᱫᱚᱱ ᱛᱮ ᱫᱚᱱ ᱜᱚᱡ ᱱᱟᱭ᱾ ᱟᱨ ᱩᱱᱤ ᱜᱚᱲᱚᱢ ᱠᱩᱲᱤ ᱫᱚ ᱫᱟᱜ ᱮ ᱯᱮᱨᱮᱡ ᱠᱮᱫᱟ ᱟᱨ ᱚᱲᱟᱜ ᱛᱮ ᱩᱱᱠᱤᱱ ᱵᱚᱭᱦᱟ ᱠᱩᱲᱤ ᱠᱚᱲᱟ ᱫᱚ ᱚᱲᱟᱜ ᱛᱮᱠᱤᱱ ᱨᱩᱣᱟᱹᱲ ᱦᱮᱡ ᱮᱱᱟ᱾ ᱟᱨ ᱩᱱᱠᱤᱱ ᱚᱲᱟᱜ ᱛᱮᱠᱤᱱ ᱨᱩᱣᱟᱹᱲ ᱦᱮᱡ ᱮᱱ ᱠᱷᱟᱱ ᱩᱱᱠᱤᱱ ᱜᱚᱲᱚᱢ ᱟᱭᱳ ᱟᱨ ᱜᱚᱲᱚᱢ ᱵᱟ ᱫᱚ ᱟᱹᱰᱤ ᱟᱸᱴ ᱠᱤᱱ ᱦᱟᱦᱟᱲᱟ ᱮᱱᱟ ᱪᱮᱫᱟᱜ ᱮᱱᱛᱮ ᱩᱱᱠᱤᱱ ᱨᱮᱱ ᱜᱚᱲᱚᱢ ᱛᱮᱫ ᱠᱩᱲᱤ ᱢᱚᱡᱽ ᱛᱮ ᱨᱩᱣᱟᱹᱲ ᱦᱮᱡ ᱮᱱᱟᱭ ᱟᱨ ᱩᱱᱤ ᱵᱚᱠᱚᱛ ᱛᱮᱫ ᱠᱚᱲᱟ ᱛᱟᱹᱨᱩᱵ ᱮ ᱛᱩᱧ ᱜᱚᱡ ᱠᱮᱫᱮ ᱚᱱᱟ ᱠᱟᱛᱷᱟ ᱩᱱᱠᱤᱱ ᱫᱚ ᱦᱟᱲᱟᱢ ᱵᱩᱰᱷᱤ ᱴᱷᱮᱱ ᱠᱤᱱ ᱞᱟᱹᱭ ᱠᱮᱫᱟ ᱟᱨ ᱚᱱᱟ ᱠᱟᱛᱷᱟ ᱦᱟᱲᱟᱢ ᱵᱩᱰᱷᱤ ᱠᱤᱱ ᱟᱸᱡᱚᱢ ᱠᱮᱫ ᱠᱷᱟᱱ ᱫᱚ ᱩᱱᱠᱤᱱ ᱦᱟᱲᱟᱢ ᱵᱩᱰᱷᱤ ᱫᱚ ᱟᱹᱰᱤ ᱟᱸᱴ ᱠᱤᱱ ᱠᱩᱥᱤᱭᱮᱱᱟ ᱟᱫᱚ ᱚᱱᱟ ᱤᱭᱟᱹ ᱛᱮᱜᱮ ᱵᱟᱯᱞᱟ ᱨᱮᱫᱚ ᱫᱟᱜ ᱵᱟᱯᱞᱟ ᱡᱚᱠᱷᱟᱡ ᱰᱟᱹᱰᱤ ᱠᱚ ᱵᱮᱱᱟᱣᱟ ᱥᱟᱨ ᱠᱚ ᱵᱤᱫ ᱟᱹᱪᱩᱨᱟ ᱟᱨ ᱟᱭᱳ ᱦᱚᱲ ᱫᱚ ᱟᱸᱜ ᱥᱟᱨ ᱛᱮ ᱠᱚ ᱛᱩᱧᱟ ᱟᱨ ᱛᱟᱨᱣᱟᱲᱤ ᱛᱮᱠᱚ ᱥᱚᱵᱚᱜᱟ ᱟᱫᱚ ᱚᱠᱟ ᱠᱚ ᱩᱱᱠᱩ ᱠᱚ ᱛᱩᱧ ᱮᱫ ᱠᱟᱱ ᱟᱨ ᱠᱚ ᱥᱚᱵᱚᱜ ᱮᱫ ᱠᱟᱱ ᱚᱱᱟ ᱫᱚ ᱵᱚᱞᱮ ᱩᱱᱤ ᱵᱚᱸᱜᱟ ᱠᱚᱲᱟ ᱠᱚ ᱜᱚᱡᱮ ᱠᱟᱱᱟ ᱟᱨ ᱡᱚᱜᱽ ᱢᱟᱹᱡᱷᱤ ᱦᱚᱸ ᱚᱱᱟ ᱠᱚ ᱵᱟᱨᱮ ᱛᱮᱜᱮ ᱚᱸᱰᱮ ᱵᱟᱠᱷᱮᱲᱟ ᱟᱫᱚ ᱱᱚᱜᱼᱚᱭ ᱵᱚᱱ ᱟᱸᱡᱚᱢ ᱠᱮᱫ ᱱᱚᱜᱼᱚ ᱱᱚᱝᱠᱟ ᱠᱟᱱᱟ ᱢᱟᱨᱮ ᱦᱟᱯᱲᱟᱢ ᱠᱚ ᱞᱟᱹᱭ ᱟᱹᱜᱩ ᱟᱠᱟᱫ ᱞᱮᱠᱟᱛᱮ ᱫᱟᱜ ᱵᱟᱯᱞᱟ ᱨᱮᱭᱟᱜ ᱠᱤᱥᱟᱹ ᱫᱚ ᱟᱫᱚ ᱚᱱᱟ ᱛᱮᱜᱮ ᱟᱵᱚ ᱫᱚ ᱵᱟᱯᱞᱟ ᱨᱮ ᱫᱟᱜ ᱵᱟᱯᱞᱟ ᱫᱚᱵᱚᱱ ᱵᱟᱯᱞᱟᱭᱟ ᱵᱟᱨᱮ ᱤᱛᱩᱫ ᱫᱚ ᱪᱮᱫᱟᱜ ᱵᱚᱱ ᱮᱢᱟᱣ ᱠᱚ ᱠᱟᱱᱟ ᱥᱮ ᱪᱮᱫᱟᱜ ᱵᱚᱱ ᱦᱟᱛᱟᱣ ᱮᱫᱟ ᱵᱟᱨᱮ ᱤᱛᱩᱫ ᱫᱚ ᱚᱱᱟ ᱤᱭᱟᱹ ᱛᱮᱵᱚᱱ ᱦᱟᱛᱟᱣ ᱮᱫᱟ ᱥᱮ ᱚᱱᱟ ᱤᱭᱟᱹ ᱛᱮᱵᱚᱱ ᱮᱢᱟ ᱠᱚ ᱠᱟᱱᱟ ᱪᱮᱫᱟᱜ ᱥᱮ ᱩᱱᱠᱤᱱ ᱚᱱᱟ ᱞᱟᱦᱟᱛᱮ ᱚᱠᱟ ᱠᱤᱥᱟᱹᱧ ᱞᱟᱹᱭ ᱠᱮᱫ ᱩᱱᱤ ᱜᱚᱲᱚᱢ ᱟᱭᱳ ᱟᱨ ᱜᱚᱲᱚᱢ ᱵᱟ ᱫᱚ ᱟᱹᱠᱤᱱ ᱨᱮᱱ ᱜᱚᱲᱚᱢ ᱠᱩᱲᱤ ᱠᱤᱱ ᱫᱟᱱ ᱞᱮᱫᱮ ᱟᱫᱚ ᱩᱱᱤ ᱜᱚᱲᱚᱢ ᱛᱮᱫ ᱠᱚᱲᱟ ᱚᱠᱟ ᱫᱚ ᱟᱡ ᱫᱤᱫᱤᱭ ᱵᱟᱧᱪᱟᱣ ᱞᱮᱫᱮ ᱵᱚᱸᱜᱟ ᱠᱚᱲᱟ ᱴᱷᱮᱱ ᱠᱷᱚᱱ ᱟᱫᱚ ᱩᱱᱤ ᱵᱚᱸᱜᱟ ᱠᱚᱲᱟ ᱴᱷᱮᱱ ᱠᱷᱚᱱ ᱵᱟᱧᱪᱟᱣ ᱞᱮᱫᱮ ᱛᱮ ᱚᱱᱟ ᱵᱟᱨᱚ ᱤᱛᱩᱫ ᱫᱚ ᱵᱚᱱ ᱮᱢᱟᱣ ᱠᱟᱱᱟ ᱥᱮ ᱵᱚᱱ ᱦᱟᱛᱟᱣ ᱮᱫᱟ ᱛᱚ ᱵᱟᱯᱞᱟ ᱨᱮ ᱢᱟᱸᱰᱣᱟ ᱨᱮ ᱦᱟᱹᱬᱩ ᱪᱮᱫᱟᱜ ᱵᱚᱱ ᱞᱟᱜᱟᱣᱮᱫ ᱠᱚᱣᱟ ᱱᱤᱛᱚᱜ ᱫᱚ ᱚᱱᱟ ᱵᱚᱱ ᱟᱸᱡᱚᱢᱟ ᱩᱱᱠᱤᱱ ᱦᱟᱲᱟᱢ ᱵᱩᱲᱦᱤ ᱫᱚ ᱜᱚᱲᱚᱢ ᱠᱩᱲᱤ ᱠᱤᱱ ᱫᱟᱱ ᱞᱮᱫᱮ ᱛᱮ ᱚᱱᱟ ᱤᱭᱟᱹᱛᱮ ᱢᱟᱸᱰᱣᱟ ᱨᱮ ᱚᱱᱟ ᱨᱟᱸᱜᱟᱣ ᱛᱮᱜᱮ ᱵᱟᱯᱞᱟ ᱨᱮ ᱢᱟᱸᱰᱣᱟ ᱨᱮᱫᱚ ᱦᱟᱹᱬᱩ ᱵᱚᱱ ᱞᱟᱜᱟᱣᱮᱫ ᱠᱚᱣᱟ ᱟᱨ ᱩᱱᱠᱤᱱ ᱦᱟᱲᱟᱢ ᱵᱩᱲᱦᱤ ᱠᱟᱱ ᱜᱮᱭᱟ ᱠᱤᱱ ᱩᱱᱠᱤᱱ ᱦᱟᱹᱬᱩ ᱫᱚ ᱠᱚᱲᱟ ᱥᱮᱫ ᱨᱮᱫᱚ ᱠᱚᱲᱟ ᱠᱚ ᱠᱚᱲᱟ ᱠᱚ ᱡᱩᱛ ᱠᱚᱣᱟ ᱠᱚᱲᱟ ᱦᱟᱹᱬᱩ ᱟᱨ ᱠᱩᱲᱤ ᱥᱮᱫ ᱨᱮᱫᱚ ᱠᱩᱲᱤ ᱦᱟᱹᱬᱩ ᱛᱚ ᱱᱚᱜᱼᱚ ᱱᱚᱝᱠᱟ ᱵᱚᱱ ᱟᱸᱡᱚᱢ ᱠᱮᱫᱟ ᱵᱟᱯᱞᱟ ᱨᱮ ᱦᱟᱹᱬᱩ ᱵᱚᱱ ᱞᱟᱜᱟᱣᱮᱫ ᱠᱚ ᱨᱮᱱᱟᱜ ᱢᱟᱱᱮ ᱫᱚ ᱱᱚᱜᱼᱚ ᱱᱤᱭᱟᱹ ᱜᱮ ᱠᱟᱱᱟ ᱛᱚ ᱢᱟ ᱛᱚᱵᱮ ᱱᱤᱛᱟᱜ ᱴᱚᱯᱤᱠ ᱫᱚ ᱱᱚᱰᱮ ᱜᱮ ᱢᱩᱪᱟᱹᱫ ᱮᱱᱟ ᱱᱚᱣᱟ ᱠᱤᱥᱟᱹ ᱯᱮ ᱟᱸᱡᱚᱢ ᱠᱮᱫᱟ ᱪᱮᱫ ᱞᱮᱠᱟ ᱯᱮ ᱵᱩᱡᱷᱟᱹᱣ ᱠᱮᱫᱟ ᱠᱚᱢᱮᱱᱴ ᱯᱮ ᱟᱨ ᱠᱩᱥᱤᱭᱟᱜ ᱠᱟᱱᱟ ᱯᱮ ᱛᱚ ᱞᱟᱭᱤᱠ ᱯᱮ ᱟᱨ ᱥᱮᱭᱟᱨ ᱛᱟᱵᱚᱱ ᱯᱮ ᱢᱟ ᱛᱚᱵᱮ ᱡᱚᱦᱟᱨ